ᱦᱟᱭ ᱜᱟᱛᱮ ᱠᱚ ᱥᱟᱱᱟᱢ ᱠᱚ ᱡᱚᱦᱟᱨ ᱜᱮ ᱛᱮᱦᱮᱧᱟᱜ ᱱᱚᱣᱟ ᱵᱞᱚᱜ ᱨᱮ ᱡᱚᱛᱚ ᱠᱚᱣᱟᱜ ᱥᱟᱹᱜᱩᱱ ᱟᱛᱟᱝ ᱫᱟᱨᱟᱢ ᱜᱟᱛᱮ ᱠᱚ ᱱᱤᱛᱚᱜ ᱫᱚ ᱱᱚᱜᱼᱚᱭ ᱱᱟᱦᱟᱜ ᱱᱚ ᱵᱟᱡᱮᱜ ᱠᱟᱱᱟ ᱥᱮᱛᱟᱜ ᱴᱟᱭᱤᱢ ᱠᱟᱱᱟ ᱟᱨ ᱱᱤᱛᱚᱜ ᱫᱚ ᱢᱟᱫ ᱢᱟᱫ ᱞᱤᱧ ᱪᱟᱞᱟᱜ ᱞᱟᱹᱜᱤᱫ ᱱᱟᱦᱟᱜ ᱟᱨ ᱱᱚᱜᱼᱚ ᱱᱚᱝᱠᱟᱱᱟᱜ ᱴᱮᱸᱜᱚᱡ ᱠᱚ ᱦᱚᱸ ᱚᱸᱰᱮ ᱩᱰᱩᱠ ᱦᱩᱭ ᱠᱟᱱᱟ ᱟᱨ ᱱᱚᱣᱟ ᱨᱮᱫᱚ ᱫᱷᱟᱢᱟ ᱠᱟᱱᱟ ᱱᱟᱦᱟᱜ ᱱᱚᱣᱟ ᱫᱚ ᱱᱟᱦᱟᱜ ᱩᱞ ᱞᱤᱧ ᱦᱟᱞᱟᱝ ᱛᱚᱨᱟᱭᱟ ᱱᱟᱦᱟᱜ ᱨᱩᱠᱩᱭᱟᱞᱤᱧ ᱱᱟᱦᱟᱜ ᱚᱱᱛᱮ ᱵᱟᱲᱜᱮ ᱞᱟᱛᱟᱨ ᱥᱮᱫ ᱨᱮᱜᱮ ᱢᱮᱱᱟᱜᱼᱟ ᱦᱟᱸᱜ ᱜᱟᱛᱮ ᱠᱚ ᱟᱞᱮ ᱥᱮᱱᱟᱜ ᱡᱚᱸᱰᱨᱟ ᱫᱚ ᱱᱟᱦᱟᱜ ᱱᱮᱜᱼᱮ ᱱᱤᱛ ᱨᱮ ᱫᱟᱨᱮ ᱠᱟᱱᱟ ᱦᱟᱸᱜ ᱱᱚᱜᱼᱚ ᱱᱚᱝᱠᱟ ᱦᱟᱸᱜ ᱜᱟᱹᱫᱷᱟᱹᱨᱤ ᱠᱚ ᱢᱮᱱᱟᱜᱼᱟ ᱦᱟᱸᱜ ᱡᱚᱸᱰᱨᱟ ᱵᱟᱲᱜᱮ ᱛᱟᱞᱟ ᱨᱮᱜᱮ ᱱᱟᱦᱟᱜ ᱟᱨ ᱱᱚᱜᱼᱚᱭ ᱯᱮ ᱧᱮᱞᱮᱫ ᱠᱟᱱ ᱜᱮᱭᱟ ᱯᱩᱨᱟᱹ ᱱᱚᱝᱠᱟ ᱫᱚ ᱮᱠᱮᱱ ᱡᱚᱸᱰᱨᱟ ᱠᱟᱱ ᱜᱮᱭᱟ ᱱᱟᱦᱟᱜ ᱱᱚᱜᱼᱚ ᱱᱚᱝᱠᱟ ᱱᱚᱜᱼᱚᱭ ᱯᱮ ᱧᱮᱞᱮᱫ ᱠᱟᱱ ᱜᱮᱭᱟ ᱱᱟᱦᱟᱜ ᱯᱩ ᱵᱟᱲᱟ ᱠᱮᱫᱟᱞᱮ ᱱᱚᱜᱼᱚ ᱱᱚᱝᱠᱟ ᱱᱟᱦᱟᱜ ᱱᱚᱜᱼᱚ ᱱᱚᱝᱠᱟ ᱟᱨ ᱱᱚᱜᱼᱚ ᱱᱚᱝᱠᱟ ᱦᱟᱸᱜ ᱴᱮᱸᱜᱚᱡ ᱫᱚᱧ ᱜᱚᱜ ᱟᱠᱟᱫᱟ ᱦᱟᱸᱜ ᱟᱨ ᱢᱤᱫ ᱦᱚᱲ ᱫᱚᱭ ᱞᱟᱦᱟ ᱟᱠᱟᱱᱟ ᱦᱟᱹᱱᱤ ᱦᱟᱱᱛᱮ ᱦᱟᱹᱱᱤ ᱟᱨ ᱜᱟᱛᱮ ᱠᱚ ᱱᱚᱜᱼᱚ ᱱᱚᱸᱰᱮᱱᱟᱜ ᱢᱟᱫ ᱱᱚᱜᱼᱚ ᱱᱚᱝᱠᱟᱱᱟᱜ ᱱᱤᱭᱟᱹ ᱠᱚ ᱢᱟᱫ ᱜᱮ ᱱᱟᱜ ᱢᱟᱜᱽ ᱦᱩᱭᱩᱜᱼᱟ ᱱᱚᱜᱼᱚ ᱱᱚᱝᱠᱟᱱᱟᱜ ᱱᱚᱜᱼᱚᱭ ᱯᱮ ᱧᱮᱞ ᱫᱟᱲᱮᱭᱟᱜ ᱠᱟᱱ ᱜᱮᱭᱟ ᱱᱟᱜ ᱟᱨ ᱱᱚᱣᱟ ᱢᱟᱫ

ᱛᱚ ᱧᱮᱞ ᱦᱚᱪᱚ ᱯᱮᱭᱟᱞᱤᱧ ᱦᱟᱸᱜ ᱞᱟᱦᱟ ᱥᱮᱫ ᱛᱤᱱᱟᱹᱜ ᱜᱟᱱ ᱢᱟᱫ ᱞᱤᱧ ᱢᱟᱜ ᱮᱫᱟ ᱟᱨ ᱜᱟᱛᱮ ᱠᱚ ᱢᱟᱫ ᱱᱟᱧ ᱢᱟᱜ ᱵᱟᱲᱟ ᱠᱮᱫᱟ ᱦᱚᱸ ᱱᱚᱝᱠᱟᱱᱟᱜ ᱚᱸᱰᱮ ᱢᱤᱫᱴᱮᱱ ᱚᱸᱰᱮ ᱢᱤᱫᱴᱮᱱ ᱱᱟᱦᱟᱜ ᱱᱚᱣᱟ ᱡᱟᱞ ᱨᱮᱜᱮᱧ ᱢᱟᱜ ᱠᱮᱫᱟ ᱱᱟᱦᱟᱜ ᱪᱷᱚᱴᱤᱧ ᱢᱟᱜ ᱠᱮᱫᱟ ᱦᱟᱸᱜ ᱪᱷᱚᱴᱤ ᱫᱚ ᱵᱟᱝ ᱥᱟᱛ ᱨᱮ ᱱᱟᱦᱟᱜ ᱟᱨ ᱢᱤᱫ ᱦᱚᱲᱛᱮ ᱚᱨ ᱩᱰᱩᱠ ᱟᱹᱰᱤ ᱢᱩᱥᱠᱤᱞ ᱜᱮ ᱟᱹᱭᱠᱟᱹᱜ ᱠᱟᱱᱟ ᱚᱱᱟ ᱤᱭᱟᱹᱛᱮ ᱛᱤᱦᱤᱧ ᱫᱚ ᱠᱷᱟᱹᱞᱤᱧ ᱢᱟᱜ ᱠᱟᱫᱟ ᱱᱟᱦᱟᱜ ᱵᱟᱹᱧ ᱚᱨ ᱩᱰᱩᱠᱟ ᱟᱨ ᱱᱚᱜᱼᱚᱭ ᱯᱮ ᱧᱮᱞ ᱫᱟᱲᱮᱭᱟᱹᱧ ᱠᱟᱱ ᱜᱮᱭᱟ ᱛᱤᱱᱟᱹᱜ ᱠᱟᱡᱟᱠᱤᱧ ᱜᱟᱨᱢᱟᱣ ᱠᱟᱱᱟ ᱢᱟᱜ ᱢᱟᱜ ᱛᱮ ᱱᱚᱜᱼᱚ ᱱᱚᱝᱠᱟ ᱱᱟᱜ ᱟᱨ ᱱᱚᱛᱮ ᱯᱮ ᱧᱮᱞᱮᱫ ᱠᱟᱱ ᱜᱮᱭᱟ ᱦᱟᱸᱜ ᱛᱤᱱᱟᱹᱜ ᱠᱟᱡᱟᱠ ᱱᱚᱜᱼᱚᱭ ᱵᱟᱡ ᱟᱠᱟᱱᱟ ᱱᱚᱣᱟ ᱰᱟᱹᱨ ᱛᱮ ᱱᱚᱜᱼᱚ ᱱᱚᱝᱠᱟ ᱚᱱᱟᱛᱮ ᱚᱨ ᱩᱰᱩᱠ ᱫᱚ ᱢᱤᱫ ᱦᱚᱲ ᱫᱚ ᱟᱹᱰᱤ ᱢᱩᱥᱠᱤᱞ ᱜᱮᱭᱟ ᱵᱟᱨ ᱯᱮ ᱦᱚᱲ ᱡᱟᱹᱨᱩᱲᱟ ᱱᱚᱜᱼᱚ ᱱᱚᱝᱠᱟ ᱱᱟᱜ ᱢᱟᱜ ᱵᱟᱲᱟᱣ ᱠᱟᱹᱫᱟᱹᱧ ᱟᱨ ᱱᱤᱛᱚᱜ ᱫᱚ ᱱᱚᱜᱼᱚᱭ ᱯᱮ ᱧᱮᱞᱮᱫ ᱠᱟᱱ ᱜᱮᱭᱟ ᱩᱞ ᱫᱟᱨᱮ ᱱᱚᱜᱼᱚᱭ ᱱᱚᱣᱟ ᱩᱞ ᱫᱟᱨᱮ ᱨᱮᱜᱮᱧ ᱫᱮᱡᱚᱜᱼᱟ ᱱᱟᱦᱟᱜ ᱟᱨ ᱦᱟᱱᱮ ᱚᱱᱠᱟ ᱡᱚ ᱠᱟᱱᱟ ᱦᱟᱸᱜ ᱦᱟᱱᱮ ᱚᱱᱠᱟ ᱱᱟᱦᱟᱜ ᱢᱤᱫ ᱵᱟᱨ ᱚᱱᱟ ᱠᱚᱧ ᱨᱩᱠᱩᱭᱟ ᱛᱤᱱᱟᱹᱜ ᱜᱟᱱ ᱵᱤᱞᱤᱭᱟᱜ ᱱᱟᱦᱟᱜ ᱢᱮᱱᱟᱜᱼᱟ ᱤᱱᱟᱹ ᱠᱚᱜᱮ ᱨᱩᱠᱩ ᱧᱩᱨᱟᱹᱭ ᱦᱩᱭᱩᱜᱼᱟ ᱱᱟᱦᱟᱜ ᱪᱟᱵᱟ ᱫᱚ ᱪᱟᱵᱟ ᱴᱷᱤᱠ ᱠᱟᱱᱟ ᱛᱷᱚᱲᱟ ᱜᱟᱱ ᱥᱟᱨᱮᱡ ᱠᱟᱱᱟ ᱛᱚ ᱴᱷᱤᱠ ᱜᱮᱭᱟ ᱨᱩᱠᱩ ᱠᱟᱜ ᱞᱮᱜᱤᱧ ᱟᱨ ᱜᱟᱛᱮ ᱠᱚ ᱩᱞ ᱫᱚᱭ ᱨᱩᱠᱩ ᱠᱮᱫᱟ ᱢᱟᱹᱭ ᱟᱭᱵᱟ ᱟᱨ ᱱᱤᱛᱚᱜ ᱫᱚᱭ ᱯᱷᱮᱰᱚᱜ ᱠᱟᱱᱟ ᱱᱚᱜᱼᱚᱭ ᱟᱨ ᱟᱹᱰᱤ ᱰᱷᱮᱨ ᱫᱚ ᱵᱟᱝ ᱧᱟᱢ ᱞᱮᱱᱟ ᱱᱚᱜᱼᱚᱭ ᱛᱷᱚᱲᱟ ᱜᱮ ᱧᱟᱢ ᱮᱱᱟ ᱢᱮᱱᱟᱜ ᱜᱮᱭᱟ ᱡᱚ ᱫᱚ ᱵᱟᱝ ᱵᱤᱞᱤ ᱠᱟᱱᱟ ᱦᱚᱞᱟ ᱜᱟᱱ ᱜᱮ ᱯᱟᱥᱮᱡ ᱠᱚ ᱨᱩᱠᱩ ᱞᱮᱫᱟ ᱱᱮ ᱤᱱᱟᱹᱜ ᱜᱮᱞᱤᱧ ᱧᱟᱢ ᱠᱮᱫᱟ ᱛᱚ ᱱᱩᱭ ᱫᱚ ᱫᱟᱨᱮ ᱨᱮ ᱫᱮᱡ ᱞᱮᱱᱟ ᱟᱹᱰᱤ ᱵᱟᱹᱲᱤᱡ ᱰᱚᱰᱟ ᱢᱮᱱᱟᱜ ᱠᱚᱣᱟ ᱜᱚᱴᱟ ᱫᱟᱨᱮ ᱜᱮᱜᱮᱨ ᱠᱟᱱᱟ ᱠᱚ ᱯᱩᱨᱟᱹ ᱜᱟᱨᱢᱟ ᱪᱟᱵᱟᱭᱮᱱᱟ ᱫᱟᱨᱮ ᱨᱮ ᱫᱮᱡᱚᱜ ᱫᱮᱡᱚᱜ ᱛᱮ ᱜᱟᱛᱮ ᱠᱚ ᱚᱲᱟᱜ ᱫᱚ ᱱᱚᱜᱼᱚᱭ ᱥᱮᱴᱮᱨ ᱦᱩᱭᱱᱟ ᱱᱩᱠᱩ ᱱᱚᱝᱠᱟᱛᱮ ᱢᱮᱨᱚᱢ ᱠᱚ ᱱᱚᱰᱮ ᱛᱚᱞ ᱦᱩᱭ ᱠᱟᱱᱟ ᱱᱚᱜᱼᱚᱭ ᱱᱚᱝᱠᱟ ᱱᱟᱦᱟᱜ ᱱᱚᱜᱼᱚᱭ ᱱᱚᱝᱠᱟᱛᱮ ᱟᱨ ᱴᱷᱤᱠ ᱜᱮᱭᱟ ᱛᱮᱦᱮᱧᱟᱜ ᱵᱞᱚᱜ ᱫᱚ ᱢᱟ ᱱᱚᱰᱮ ᱜᱮ ᱢᱩᱪᱟᱹᱫ ᱠᱟᱜ ᱠᱟᱱᱟ ᱦᱟᱸᱜ ᱟᱨ ᱵᱷᱤᱰᱤᱭᱳ ᱯᱮ ᱠᱩᱥᱤᱭᱟᱜ ᱠᱷᱟᱱ ᱞᱟᱭᱤᱠ ᱞᱟᱭᱤᱠ ᱯᱮ ᱱᱟᱦᱟᱜ ᱟᱨ ᱪᱮᱱᱮᱞ ᱦᱚᱸ ᱥᱟᱵᱥᱠᱨᱟᱭᱤᱵᱽ ᱯᱮ ᱚᱱᱟᱛᱮ ᱢᱩᱪᱟᱹᱫ ᱨᱮ ᱡᱚᱛᱚ ᱠᱚ ᱡᱚᱦᱟᱨ